ᱡᱚᱦᱟᱨ ᱜᱮ ᱥᱟᱱᱟᱢ ᱠᱚ ᱤᱧᱟᱹᱜ ᱨᱮᱱᱩ ᱦᱟᱸᱥᱫᱟ ᱭᱩᱴᱩᱵᱽ ᱪᱮᱱᱮᱞ ᱨᱮ ᱡᱚᱛᱚ ᱠᱚ ᱥᱟᱹᱜᱩᱱ ᱫᱟᱨᱟᱢ ᱟᱨ ᱪᱮᱫ ᱞᱮᱠᱟ ᱢᱮᱱᱟᱜ ᱯᱮᱭᱟ ᱛᱟᱵᱚᱱ ᱟᱥᱟᱭᱟᱹᱧ ᱡᱚᱛᱚ ᱦᱚᱲ ᱱᱟᱯᱟᱭ ᱜᱮ ᱢᱮᱱᱟᱜ ᱯᱮᱭᱟ ᱟᱨ ᱛᱮᱦᱮᱧ ᱫᱚ ᱠᱟᱱᱟ ᱪᱚᱵᱵᱤᱥ ᱛᱟᱹᱨᱤᱠᱷ ᱟᱨ ᱛᱮᱦᱮᱧ ᱫᱚ ᱱᱟᱦᱟᱜ

ᱱᱤᱛᱚᱝ ᱫᱚ ᱥᱮᱴᱮᱨ ᱱᱟᱞᱮ ᱟᱹᱛᱩ ᱞᱮ ᱵᱚᱞᱚᱱ ᱠᱟᱱᱟ ᱱᱟᱦᱟᱜ ᱵᱟᱥ ᱫᱚ ᱱᱚᱛᱮ ᱟᱹᱛᱩ ᱢᱩᱪᱟᱹᱫ ᱥᱮᱫ ᱨᱮ ᱛᱤᱸᱜᱩ ᱟᱠᱟᱜᱼᱟ ᱟᱨ ᱥᱟᱢᱟᱱ ᱜᱟᱹᱰᱤ ᱫᱚ ᱯᱟᱹᱪᱷᱞᱟᱹ ᱨᱮ ᱟᱨ ᱱᱚᱣᱟ ᱫᱚ ᱥᱤᱛᱩᱝ ᱦᱩᱲᱩ ᱠᱚ ᱱᱟᱦᱟᱜ ᱯᱩᱨᱟᱹ ᱦᱩᱲᱩ ᱜᱮ ᱦᱩᱲᱩ

ᱱᱚᱛᱮ ᱨᱮ ᱫᱩᱲᱩᱵ ᱦᱟᱛᱟᱲ ᱟᱠᱟᱱᱞᱮ ᱟᱹᱰᱤ ᱡᱳᱨ ᱥᱤᱛᱩᱝ ᱠᱟᱱᱟ ᱱᱤᱛᱚᱜ ᱥᱮᱴᱮᱨ ᱮᱱᱟ ᱦᱟᱸᱜ ᱞᱮ ᱱᱚᱰᱮ ᱛᱤᱸᱜᱩ ᱠᱟᱱᱟᱞᱮ ᱟᱨ ᱡᱟᱸᱜᱟ ᱠᱚ ᱱᱚᱝᱠᱟ ᱟᱹᱨᱩᱵ ᱠᱟᱛᱮᱫ ᱠᱚ ᱠᱷᱟᱹᱲ ᱞᱟᱹᱜᱤᱫᱼᱟ ᱱᱤᱛᱚᱝ ᱫᱚ ᱱᱟᱜ ᱛᱟᱞᱟᱴᱮ ᱫᱤᱫᱤ ᱛᱟᱞᱮ ᱟᱞᱮ ᱟᱹᱛᱩ ᱜᱤᱞᱩᱥᱤᱝᱜ ᱟᱹᱛᱩ ᱨᱤᱱᱤᱡ ᱢᱟᱹᱡᱷᱤ ᱵᱟᱵᱟ ᱡᱟᱸᱜᱟᱭ ᱟᱹᱨᱩᱵᱮ ᱠᱟᱱᱟ ᱫᱟᱨᱟᱢ ᱠᱷᱟᱹᱲ ᱞᱮᱭᱟ ᱠᱚ ᱚᱲᱟᱜ ᱱᱟᱜ ᱚᱱᱛᱮ ᱯᱟᱥᱴᱟᱨ ᱛᱤᱸᱜᱩ ᱠᱟᱱᱟ ᱠᱚ ᱛᱟᱞᱮ ᱟᱨ ᱱᱚᱛᱮ ᱯᱟᱥᱴᱟᱨ ᱟᱫᱷᱟ ᱞᱮ ᱛᱤᱸᱜᱩ ᱠᱟᱱᱟ ᱵᱮᱴᱟ ᱠᱚ ᱟᱹᱨᱩᱵᱮ ᱠᱟᱱᱟ

ᱟᱨ ᱱᱤᱛᱚᱜ ᱫᱚ ᱧᱮᱞ ᱫᱟᱲᱮᱭᱟᱜ ᱠᱟᱱ ᱜᱮᱭᱟ ᱯᱮ ᱤᱧ ᱫᱤᱫᱤ ᱱᱟᱦᱟᱜ ᱤᱧ ᱠᱮ ᱡᱟᱸᱜᱟ ᱮᱨᱩᱧ ᱠᱟᱱᱟ ᱟᱨ ᱱᱚᱝᱠᱟᱱ ᱢᱚᱠᱟ ᱫᱚ ᱫᱤᱱ ᱫᱤᱱ ᱫᱚ ᱵᱟᱭ ᱧᱟᱢᱚᱜᱼᱟ ᱱᱚᱜᱼᱚ ᱱᱚᱝᱠᱟ ᱠᱩᱥᱤ ᱨᱟᱹᱥᱠᱟᱹ ᱵᱮᱲᱟ ᱡᱩᱴᱤᱡ ᱜᱮ ᱥᱟᱹᱜᱩᱱ ᱫᱟᱨᱟᱢ ᱢᱮ ᱛᱤᱱᱟᱹᱜ ᱪᱮᱦᱨᱟ ᱵᱩᱡᱷᱟᱹᱜᱼᱟ ᱟᱨ ᱱᱤᱛᱚᱝ ᱫᱚ

ᱱᱤᱛᱚᱝ ᱫᱚ ᱱᱟᱦᱟᱜ ᱵᱚᱞᱚᱭᱮᱱᱟᱞᱮ ᱵᱚᱞᱚ ᱠᱟᱛᱮᱫ ᱞᱚᱴᱟ ᱫᱟᱜ ᱮᱢ ᱟᱛᱮᱱ ᱠᱚ ᱜᱚᱰ ᱡᱚᱦᱟᱨ ᱟᱞᱮ ᱠᱟᱱᱟ ᱱᱟᱦᱟᱜ ᱟᱨ ᱢᱟᱲᱟᱝ ᱥᱮᱫ ᱵᱚᱱ ᱧᱮᱞᱟ ᱱᱟᱦᱟᱜ ᱛᱚ ᱵᱞᱚᱜ ᱨᱮ ᱠᱚᱱᱴᱤᱱᱤᱭᱩ ᱛᱟᱦᱮᱱ ᱯᱮ ᱟᱨ ᱡᱟᱦᱟᱸ ᱜᱮ ᱯᱩᱨᱟᱹᱜ ᱠᱟᱱᱟ ᱱᱟᱦᱟᱜ ᱟᱨ ᱡᱟᱹᱥᱛᱤ ᱞᱟᱢᱵᱟᱜ ᱠᱷᱟᱱ ᱫᱚ ᱱᱟᱦᱟᱜ ᱱᱮᱠᱥᱴ ᱵᱞᱚᱜ ᱯᱟᱨᱴ ᱴᱩ ᱨᱮᱵᱚᱱ ᱧᱟᱢᱟ ᱱᱚᱣᱟ ᱨᱮᱭᱟᱜ ᱜᱚᱱᱚᱝ

ᱟᱨ ᱜᱚᱴᱟ ᱫᱚ ᱱᱟᱦᱟᱜ ᱱᱚᱨᱢᱟᱞ ᱡᱚᱦᱟᱨ ᱜᱮ ᱛᱟᱵᱚᱱ ᱛᱟᱦᱮᱱᱟ ᱟᱨ ᱱᱩᱠᱩᱣᱟᱜ ᱫᱚ ᱱᱟᱦᱟᱜ ᱟᱭᱳ ᱛᱟᱠᱚᱣᱟᱜ ᱫᱚ ᱱᱚᱣᱟ ᱱᱚᱣᱟ ᱫᱚ ᱠᱟᱱᱟ ᱵᱟᱞᱟ ᱡᱚᱦᱟᱨ ᱠᱚ ᱢᱮᱱᱟ ᱡᱚᱛᱚ ᱠᱷᱚᱱ ᱵᱷᱮᱜᱟᱨ ᱡᱚᱦᱟᱨ ᱛᱟᱵᱚᱱ ᱟᱨ ᱱᱤᱛᱚᱜ ᱫᱟᱠᱟ ᱡᱚᱢ ᱞᱮ ᱫᱩᱲᱩᱵ ᱟᱠᱟᱱᱟ ᱟᱨ ᱫᱟᱠᱟ ᱠᱚ ᱡᱚᱢ ᱵᱟᱲᱟ ᱠᱟᱛᱮ ᱱᱤᱛᱚᱜ ᱫᱚ ᱵᱟᱦᱨᱮ ᱥᱮᱫ ᱱᱚᱛᱮ ᱵᱟᱲᱜᱮ ᱥᱮᱫ ᱫᱩᱲᱩᱵ ᱧᱚᱜ ᱟᱠᱟᱱᱟ ᱤᱱᱟᱹ ᱯᱚᱨᱮ ᱱᱚᱛᱮ ᱠᱟᱛᱷᱟ ᱦᱚᱸ ᱟᱞᱮ ᱟᱛᱳ ᱨᱮᱱ ᱢᱟᱹᱡᱷᱤ ᱢᱚᱬᱮ ᱦᱚᱲ ᱠᱚ ᱟᱨ ᱱᱚᱰᱮ ᱢᱩᱴᱷᱟᱹᱱ ᱰᱩᱝᱨᱤ ᱟᱛᱳ ᱨᱮᱱ ᱢᱟᱹᱡᱷᱤ ᱢᱚᱬᱮ ᱦᱚᱲ ᱠᱚ ᱡᱚᱛᱚᱱᱟᱜ ᱢᱤᱞᱟᱹᱣ ᱟᱛᱮᱱ ᱞᱮᱱᱫᱮᱱ ᱨᱮᱭᱟᱜ ᱠᱟᱛᱷᱟ ᱪᱟᱞᱟᱜ ᱠᱟᱱᱟ ᱟᱨ ᱱᱚᱛᱮ ᱪᱮᱫ ᱪᱮᱫ ᱥᱟᱢᱟᱱ ᱠᱚᱞᱮ ᱟᱹᱜᱩ ᱟᱠᱟᱫᱼᱟ ᱚᱱᱟ ᱠᱚᱦᱚᱸ ᱟᱨ ᱪᱮᱫ ᱠᱚ ᱦᱟᱱᱟ ᱱᱟᱣᱟ ᱩᱱᱠᱩᱣᱟᱜ ᱠᱟᱛᱷᱟ ᱢᱮᱱᱟᱜᱼᱟ ᱚᱱᱟ ᱠᱚᱜᱮ ᱠᱟᱛᱷᱟ ᱪᱟᱞᱟᱜ ᱠᱟᱱᱟ ᱟᱫᱚ ᱟᱨ ᱪᱮᱫ ᱵᱚᱱᱚᱝ ᱰᱟᱹᱝᱨᱤ ᱠᱟᱱᱟᱭ ᱟᱨ ᱵᱮᱴᱟ ᱛᱟᱞᱮ ᱱᱩᱭ ᱫᱚ ᱱᱟᱜ ᱦᱩᱰᱤᱧ ᱡᱩᱫᱤ ᱠᱚ ᱦᱩᱰᱤᱧ ᱠᱟᱱᱟᱭ ᱱᱟᱜ ᱟᱨ ᱱᱩᱭ ᱱᱚᱰᱮ ᱱᱟᱜ ᱵᱚᱱᱚᱝ ᱰᱟᱹᱝᱨᱤ ᱪᱮᱛᱟᱭ ᱞᱟᱹᱜᱤᱫ ᱛᱚ ᱱᱚᱣᱟ ᱱᱮᱠᱥᱴ ᱱᱮᱠᱥᱴ ᱵᱞᱚᱜᱽ ᱨᱮᱵᱚᱱ ᱧᱮᱧᱟᱢᱟ ᱛᱚ ᱴᱷᱤᱠ ᱜᱮᱭᱟ ᱛᱚᱵᱮ ᱥᱟᱱᱟᱢ ᱠᱚ ᱡᱚᱦᱟᱨ ᱟᱨ ᱛᱮᱜᱮ ᱵᱚᱱ ᱛᱟᱦᱮᱱᱟ ᱟᱨ